ᱧᱮᱞ ᱛᱮᱢᱟ ᱟᱹᱰᱤ ᱠᱷᱟᱛᱨᱟ ᱵᱟᱹᱵᱩ ᱫᱮᱠ ᱞᱳ ᱟᱸᱠ ᱵᱷᱟᱨ ᱠᱮ ᱵᱷᱟᱨ ᱵᱷᱟᱨ ᱟᱹᱰᱤ ᱮᱴᱟᱜ ᱞᱮᱠᱟᱭ ᱧᱮᱞᱚᱜ ᱠᱟᱱᱟ ᱵᱷᱟᱹᱭ ᱪᱮᱞᱮ ᱵᱟ ᱱᱚᱝᱠᱟᱱ ᱠᱚᱢ ᱧᱮᱞ ᱟᱠᱟᱫ ᱠᱚᱣᱟ ᱱᱩᱠᱩ ᱫᱚ ᱟᱹᱰᱤ ᱤᱭᱟᱹ ᱜᱮ ᱵᱟᱢ ᱧᱮᱞᱮ ᱠᱟᱱᱟ ᱠᱚᱰᱟᱭ ᱧᱮᱞᱚᱜ ᱠᱟᱱᱟ ᱮᱠᱫᱚᱢ ᱟᱨ ᱱᱩᱜᱼᱩᱭ ᱢᱤᱫᱴᱮᱡ ᱟᱫᱚ ᱱᱚᱣᱟ ᱡᱩᱢ ᱦᱚᱸ ᱩᱱᱟᱹᱜ ᱛᱟᱵᱚᱱ ᱵᱟᱹᱱᱩᱜᱼᱟ ᱟᱫᱚ ᱱᱚᱝᱠᱟ ᱜᱮ ᱧᱮᱞ ᱠᱚᱢᱟ ᱨᱩᱠᱷᱟᱹ ᱥᱩᱠᱷᱟᱹ ᱫᱷᱟᱨᱟ ᱜᱮ

आवड़े ᱤᱭᱟᱹ ᱠᱟᱨᱚ ᱠᱮᱢᱨᱟ ᱯᱷᱳᱴᱳ ᱟᱨ ᱱᱚᱰᱮ ᱪᱮᱫ ᱞᱮᱠᱟ ᱞᱮ ᱧᱮᱞᱚᱜ ᱠᱟᱱᱟ ᱦᱟᱸᱜ ᱧᱮᱞ ᱯᱮ ᱢᱚᱡᱟ ᱞᱮᱱᱥ ᱟᱹᱰᱤ ᱤᱭᱟᱹ ᱵᱷᱮᱜᱟᱨ ᱜᱮ ᱧᱮᱞ ᱧᱮᱞ ᱠᱟᱱᱟ ᱟᱞᱚᱢ ᱥᱟᱣᱟ ᱜᱤᱨᱟᱹ ᱜᱟ ᱵᱟᱵᱩ

ᱱᱟᱛᱮ ᱠᱟᱱᱟ ᱢᱮᱱᱟ ᱯᱞᱮ ᱡᱷᱤᱡ ᱜᱮᱭᱟ ᱡᱷᱤᱡ ᱩᱠᱩᱨᱤᱡ ᱟᱪᱪᱷᱟ ᱠᱚᱠᱚᱨ ᱠᱟᱱᱟ ᱵᱟ ᱡᱷᱤᱡ ᱫᱚ ᱟᱨᱤ ᱫᱮ ᱥᱩᱨ ᱟᱞᱚ ᱯᱮ ᱪᱟᱞᱟᱜ ᱯᱷᱟᱴ ᱯᱷᱟᱴ ᱯᱟᱥᱤᱨᱟᱭ ᱟᱹᱰᱤ ᱴᱟᱜ ᱞᱮᱠᱟ ᱤᱭᱟᱹ ᱡᱷᱤᱡ ᱠᱟᱱᱟ ᱱᱩᱭ

ᱟᱬᱜᱚᱱᱟ ᱱᱤᱛᱚᱜ ᱫᱚ ᱵᱟᱹᱭ ᱵᱟᱹᱭ ᱛᱮ ᱵᱚᱛᱚᱨᱚᱜ ᱟᱭ ᱩᱱᱤ ᱫᱚ ᱦᱟᱹᱛᱤ ᱠᱟᱱᱟᱭ ᱛᱚ ᱥᱮᱬᱟ ᱦᱟᱹᱛᱤ ᱦᱟᱱᱟ ᱛᱤᱠᱞᱩᱢ ᱚᱱᱟ ᱞᱟᱹᱜᱤᱫ ᱮ ᱦᱮᱡ ᱟᱠᱟᱱᱟ ᱨᱟᱜᱮᱜ ᱟᱭ ᱜᱤᱫᱽᱨᱟᱹ ᱢᱤᱫᱴᱟᱝ ᱴᱟᱠᱞᱤ ᱦᱟᱹᱛᱤ ᱨᱮᱞᱮ ᱫᱮᱡ ᱮᱱᱟ ᱤᱧ ᱟᱭᱳ ᱛᱟᱹᱠᱤᱱ ᱦᱟᱱᱛᱮ ᱠᱤᱱ ᱥᱮᱱ ᱮᱱᱟ ᱟᱨ ᱚᱱᱛᱮ ᱜᱮᱞᱮ ᱥᱮᱱᱚᱜᱼᱟ ᱟᱞᱮ ᱦᱚᱸ ᱱᱩᱠᱩ ᱠᱚ ᱟᱬᱜᱚᱱ ᱠᱟᱱᱟ ᱦᱟᱱᱛᱮ ᱟᱹᱰᱤ ᱜᱷᱟᱹᱲᱤᱠ ᱦᱩᱭᱱᱟ ᱱᱤᱛᱚᱜ ᱴᱟᱭᱤᱢ ᱫᱚ ᱦᱩᱭᱩᱜ ᱠᱟᱱᱟ ᱛᱟᱵᱚᱱ ᱯᱟᱸᱪᱴᱟ ᱪᱟᱨ ᱥᱟᱰᱮ ᱠᱟᱱᱟ ᱪᱟᱨ ᱴᱟᱭᱤᱢ ᱦᱩᱭᱩᱜ ᱠᱟᱱᱟ ᱪᱟᱨᱴᱟ ᱛᱤᱱᱟᱹᱜ

ᱪᱚᱴᱟ ᱟᱨᱦᱚᱸ ᱟᱡ ᱫᱮᱡᱚᱜᱼᱟ ᱮᱠᱞᱟ ᱜᱮ ᱱᱤᱛᱚᱜ ᱦᱤᱡᱩᱜ ᱢᱮ ᱵᱟᱹᱵᱩ ᱦᱤᱡᱩᱜ ᱵᱤᱱ ᱱᱩᱜ ᱢᱮ ᱱᱚᱰᱮ ᱱᱚᱣᱟ ᱫᱚ ᱞᱟᱛᱟᱨ ᱫᱚᱠᱟᱱ ᱠᱟᱱᱟ ᱟᱨ ᱱᱚᱝᱠᱟ ᱦᱟᱹᱛᱤᱭᱟᱜ ᱡᱟᱦᱟᱸ ᱤᱭᱟᱹ ᱠᱟᱱᱟ ᱚᱱᱟ ᱠᱚ ᱵᱮᱱᱟᱣ ᱠᱟᱜᱼᱟ ᱱᱚᱜᱼᱚᱭ ᱟᱹᱰᱤ ᱤᱭᱟᱹ ᱜᱮ ᱧᱮᱞᱚᱜ ᱠᱟᱱᱟ ᱱᱚᱜᱼᱚᱭ ᱟᱹᱰᱤ ᱤᱭᱟᱹ ᱢᱟᱞᱟ ᱟᱠᱟᱫᱮᱭᱟ ᱟᱨ ᱱᱩᱠᱤᱱᱟᱜ ᱯᱷᱮᱵᱽᱨᱟᱭᱤᱴ ᱫᱚ ᱱᱚᱜᱼᱚ ᱱᱚᱣᱟ ᱦᱟᱴ ᱚᱸᱰᱮ ᱛᱷᱩᱭᱟᱠᱚ ᱮ ᱴᱤ ᱦᱤᱡᱩᱜ ᱢᱮ ᱱᱚᱝᱠᱟ ᱢᱮᱱᱟᱜᱼᱟ ᱡᱚᱢᱟᱜ ᱠᱚ ᱱᱚᱜᱼᱚᱭ ᱱᱚᱰᱮ ᱱᱚᱛᱮ ᱦᱚᱸ ᱢᱮᱱᱟᱜᱼᱟ ᱟᱞᱚ ᱟᱞᱚ ᱵᱤᱱ ᱫᱟᱞᱮᱭᱟ

ᱟᱞᱚ ᱵᱚᱫᱢᱟᱥ ᱠᱟᱨ ᱛᱟᱦᱮᱸ ᱜᱮ ᱜᱮᱨᱟ ᱪᱷᱟᱹᱭᱟᱹᱭ ᱠᱟᱱᱟ ᱠᱤᱱ ᱜᱟᱪ ᱪᱷᱟᱭᱟ ᱦᱟᱸᱰᱮ ᱱᱟᱰᱮ ᱵᱟᱦᱟ ᱠᱚ ᱣᱟᱣ ᱵᱟᱜᱟᱱ ᱵᱚᱱ ᱵᱚᱞᱚᱱ ᱠᱟᱱᱟ ᱱᱤᱛᱚᱜ ᱫᱚ ᱡᱟᱦᱟᱸ ᱨᱮ ᱵᱟᱦᱟ ᱟᱨ ᱪᱤᱞᱤ ᱠᱚᱪᱚᱝ ᱢᱮᱱᱟᱜ ᱠᱚᱣᱟ ᱪᱤᱞᱤ ᱪᱚᱝ ᱢᱮᱱᱟᱜ ᱠᱚᱣᱟ ᱱᱚᱰᱮ ᱫᱚ ᱜᱮᱰᱮ ᱠᱚ ᱟᱨ ᱪᱤᱞᱤ ᱠᱚᱪᱚᱝ ᱱᱩᱱᱟᱹᱜ ᱰᱷᱮᱹᱨ ᱡᱟᱭᱜᱟ ᱮᱠᱫᱚᱢ ᱠᱚᱢ ᱥᱚᱢᱚᱭ ᱨᱮᱫᱚ ᱵᱟᱭ ᱫᱟᱬᱟ ᱯᱩᱨᱟᱹᱜᱼᱟ ᱮ ᱵᱟᱹᱵᱩ ᱫᱤᱠᱩ ᱫᱤᱠᱩ ᱟᱨ ᱯᱩᱨᱟᱹ ᱵᱟᱦᱟ ᱤᱭᱟᱹ ᱨᱮᱞᱮ ᱵᱚᱞᱚᱭᱮᱱᱟ ᱢᱟᱱᱮ ᱵᱟᱦᱟ ᱦᱚᱸ ᱢᱮᱱᱟᱜᱼᱟ ᱟᱨ ᱱᱚᱰᱮ ᱡᱟᱦᱟᱸᱭ ᱠᱚᱯᱮ ᱦᱤᱡᱩᱜᱼᱟ ᱫᱚᱥ ᱠᱷᱚᱱ ᱪᱟᱨ ᱵᱟᱡᱮ ᱟᱨ ᱱᱚᱰᱮ ᱧᱮᱞ ᱫᱟᱲᱮᱭᱟᱜᱼᱟ ᱯᱮ ᱯᱤᱯᱤᱲᱤᱭᱟᱹᱝ ᱯᱤᱯᱤᱲᱤᱭᱟᱹᱝ ᱟᱜ ᱟᱰᱰᱟ ᱠᱟᱱᱟ ᱱᱟᱭᱤᱥ ᱥᱤᱱᱟᱨᱤ ᱥᱤᱱᱟᱨᱤ ᱥᱟᱵ ᱫᱚ ᱵᱟᱝᱟ ᱥᱟᱵ ᱢᱟᱱᱟ ᱜᱮᱭᱟ ᱵᱟᱠᱚ ᱣᱟᱣ ᱛᱤᱛᱞᱤ ᱵᱟᱵᱩ ᱤᱫᱷᱟᱨ ᱵᱟᱵᱩ ᱵᱟᱵᱩ ᱵᱟᱵᱩ ᱟᱪᱪᱷᱟ ᱫᱤᱠᱨᱟ ᱟᱨ ᱱᱩᱭ ᱛᱤᱛᱞᱤ ᱧᱮᱞ ᱠᱟᱛᱮ ᱪᱮᱫ ᱞᱮᱠᱟ ᱯᱮ ᱵᱩᱡᱷᱟᱹᱣᱮᱫᱼᱟ ᱞᱟᱹᱭ ᱯᱮ ᱛᱟᱵᱚᱱ ᱥᱟᱹᱨᱤᱡ ᱫᱚ ᱵᱟᱝ ᱠᱟᱱᱟ ᱠᱷᱟᱹᱞᱤᱜ ᱠᱟᱱᱟ ᱵᱟᱦᱟ ᱦᱚᱸ ᱠᱷᱟᱹᱞᱤ ᱜᱮᱭᱟ ᱟᱨ ᱱᱚᱰᱮ ᱱᱚᱝᱠᱟ ᱢᱮᱱᱟᱜᱼᱟ ᱣᱟᱣ ᱴᱟᱠᱞᱤ ᱱᱩᱭ ᱦᱮᱡ ᱮᱱᱟᱭ ᱚᱝᱠᱤᱛᱟ ᱦᱮᱢᱵᱨᱚᱢ ᱟᱨ ᱱᱚᱛᱮ ᱤᱧ ᱵᱟᱵᱟ ᱯᱤᱯᱤᱲ ᱡᱟᱝ ᱮ ᱵᱮᱱᱟᱣ ᱩᱛᱟᱹᱨ ᱮᱱᱟ ᱩᱰᱟᱹᱣ ᱪᱷᱚᱴᱟ ᱵᱚᱱ ᱞᱟᱸᱫᱟᱭᱮᱫᱼᱟ ᱟᱹᱰᱤ ᱨᱟᱹᱥᱠᱟᱹ ᱱᱚᱣᱟ ᱵᱟᱦᱟ ᱠᱚ ᱟᱨ ᱱᱚᱜᱼᱚᱭ ᱢᱤᱫᱴᱮᱱ ᱵᱟᱦᱟ ᱱᱚᱜᱼᱚᱭ ᱢᱤᱫᱴᱮᱱ ᱵᱟᱦᱟ ᱯᱩᱨᱟᱹ ᱵᱷᱤᱰᱤᱭᱳ ᱧᱮᱞ ᱟᱠᱟᱫ ᱛᱟᱦᱮᱱ ᱯᱮ

ᱟᱹᱰᱤ ᱵᱮᱥ ᱜᱮ ᱟᱹᱰᱤ ᱵᱮᱥ ᱜᱮ ᱦᱟᱸ ᱢᱟᱡᱟ ᱦᱮ ᱢᱟᱡᱟ ᱥᱮᱞᱯᱷᱤ ᱠᱚᱫᱚ ᱮᱞᱟ ᱵᱟᱹᱱᱩᱜᱼᱟ ᱥᱮᱞᱯᱷᱤ ᱠᱚᱨᱱᱟᱨ ᱠᱟᱱᱟ ᱥᱮᱞᱯᱷᱤ ᱫᱟᱲᱮᱭᱟᱜᱼᱟ ᱢᱮᱱᱠᱷᱟᱱ ᱥᱴᱟᱨ ᱡᱟᱦᱟᱸ ᱠᱟᱱᱟ ᱚᱱᱟ ᱠᱚᱫᱚ